ᱥᱮᱬᱟ ᱠᱟᱪᱟᱱ ᱦᱟᱴ ᱨᱮᱱᱟᱜ ᱱᱚᱜᱼᱚᱭ ᱟᱨ ᱜᱩᱱᱨᱤ ᱜᱩᱰ ᱢᱚᱨᱱᱤᱝ ᱥᱟᱹᱜᱩᱱ ᱥᱮᱛᱟᱜ ᱥᱟᱶᱛᱮ ᱥᱟᱱᱟᱢ ᱠᱚ ᱡᱚᱦᱟᱨ ᱜᱮ ᱛᱮᱦᱮᱧᱟᱜ ᱱᱟᱣᱟ ᱵᱞᱚᱜ ᱵᱷᱤᱰᱤᱭᱳ ᱨᱮ ᱡᱚᱛᱚ ᱠᱚᱜᱮ ᱥᱟᱹᱜᱩᱱ ᱫᱟᱨᱟᱢ ᱟᱨ ᱛᱮᱦᱮᱧ ᱫᱚ ᱱᱟᱦᱟᱜ ᱛᱟᱵᱚ ᱯᱩᱨᱟᱹ ᱥᱮᱛᱟᱜ ᱠᱷᱚᱱ ᱜᱮ ᱵᱞᱚᱜ ᱞᱤᱧ ᱮᱛᱚᱦᱚᱵᱮᱜᱼᱟ

ᱟᱨ ᱱᱟᱦᱟᱜ ᱚᱱᱮ ᱠᱚ ᱢᱮᱱᱟᱜ ᱜᱮᱭᱟ ᱜᱷᱮᱸᱴ ᱠᱚ ᱟᱨ ᱚᱱᱮ ᱥᱤᱞᱟᱹᱭ ᱱᱟᱦᱟᱜ ᱮᱱᱮ ᱮᱱᱮ ᱞᱤᱧ ᱥᱤᱞᱟᱹᱭ ᱟᱠᱟᱫᱼᱟ ᱟᱨ ᱦᱟᱱᱮ ᱠᱚ ᱱᱟᱦᱟᱜ ᱞᱤᱧ ᱞᱟᱹᱴᱩᱢ ᱜᱚᱫ ᱟᱠᱟᱫ ᱛᱟᱵᱚᱣᱟ ᱦᱟᱱᱮ ᱦᱟᱱᱟ ᱫᱷᱟᱨᱮ ᱨᱮ ᱧᱮᱞᱚᱜ ᱠᱟᱱᱟ ᱚᱱᱟ ᱠᱚ ᱱᱟᱦᱟᱜ ᱞᱤᱧ ᱞᱟᱹᱴᱩᱢ ᱟᱠᱟᱫ ᱛᱟᱵᱚᱣᱟ ᱟᱨ ᱱᱟᱦᱟᱜ ᱱᱚᱜᱼᱚᱭ ᱱᱚᱣᱟ ᱢᱟ ᱱᱟᱦᱟᱜ ᱱᱤᱛᱚᱜ ᱞᱤᱧ ᱞᱟᱹᱴᱩᱢᱮᱫ ᱛᱟᱵᱚᱣᱟ ᱟᱨ ᱱᱚᱜᱼᱚ ᱱᱚᱝᱠᱟ ᱱᱟᱦᱟᱜ ᱚᱱᱮ ᱥᱮᱛᱟᱜ ᱜᱚᱫ ᱟᱠᱟᱱ ᱛᱟᱵᱚᱣᱟ ᱛᱚᱵᱮ ᱱᱤᱛᱚᱜ ᱱᱟᱦᱟᱜ ᱞᱤᱧ ᱞᱟᱹᱴᱩᱢ ᱩᱛᱟᱹᱨ ᱞᱮᱜᱮ ᱛᱟᱵᱚ ᱱᱚᱣᱟ ᱱᱟᱦᱟᱜ ᱵᱟᱝᱞᱤᱧ ᱞᱟᱹᱴᱩᱢ ᱟᱠᱟᱫ ᱠᱷᱟᱹᱞᱤ ᱱᱮᱜᱼᱮ ᱱᱤᱭᱟᱹ ᱜᱮᱞᱤᱧ ᱟᱴᱮᱫ ᱟᱠᱟᱫᱼᱟ ᱱᱟᱦᱟᱜ ᱟᱨ ᱱᱚᱣᱟ ᱞᱤᱧ ᱞᱟᱹᱴᱩᱢ ᱞᱮᱜᱮ ᱛᱟᱵᱚ ᱱᱤᱛᱚᱜ ᱫᱚ

ᱥᱟᱯᱷᱟᱭᱮᱫᱼᱟ ᱛᱮᱦᱮᱧ ᱫᱚ ᱟᱨᱦᱚᱸ ᱩᱢᱩᱜ ᱪᱟᱞᱟᱣ ᱦᱩᱭᱩᱜᱼᱟ ᱥᱤᱞᱟᱹᱭ ᱠᱚ ᱱᱟᱦᱟᱜ ᱢᱮᱱᱟᱜ ᱜᱮᱭᱟ ᱚᱱᱟ ᱞᱤᱧ ᱞᱟᱹᱴᱩᱢ ᱟᱠᱟᱫ ᱚᱱᱟ ᱠᱚ ᱱᱟᱦᱟᱜ ᱟᱨᱦᱚᱸ ᱞᱤᱧ ᱥᱤᱞᱟᱹᱭᱟ ᱛᱚᱵᱮ ᱱᱤᱛᱚᱜ ᱫᱚ ᱟᱫᱚ ᱩᱢᱩᱜ ᱥᱮᱫ ᱜᱮ ᱦᱟᱸᱜ ᱞᱤᱧ ᱪᱟᱞᱟᱜ ᱠᱟᱱ ᱛᱟᱵᱚ

Nhớ mà. ᱫᱟᱠᱟ ᱠᱚ ᱡᱚᱢ ᱦᱩᱭ ᱵᱟᱲᱟ ᱠᱟᱛᱮ ᱱᱟᱦᱟᱜ ᱛᱟᱵᱚᱱ ᱱᱚᱜᱼᱚᱭ ᱢᱮᱥᱤᱱ ᱠᱚ ᱦᱟᱸᱜ ᱞᱤᱧ ᱥᱟᱯᱷᱟ ᱵᱟᱲᱟ ᱠᱮᱜᱼᱟ ᱥᱩᱱᱩᱢ ᱠᱚᱞᱤᱧ ᱞᱟᱜᱟᱣ ᱨᱮᱰᱤ ᱠᱮᱜᱼᱟ ᱟᱨ ᱱᱤᱛᱚᱜ ᱱᱟᱦᱟᱜ ᱱᱚᱜᱼᱚᱭ ᱛᱟᱵᱚᱱ ᱦᱟᱸᱜ ᱥᱤᱞᱟᱹᱭ ᱞᱤᱧ ᱮᱛᱚᱦᱚᱵᱮᱜᱼᱟ

ᱥᱤᱞᱟᱹᱭ ᱦᱩᱭ ᱠᱮᱫ ᱛᱟᱵᱚᱣᱟᱞᱤᱧ ᱞᱟᱹᱴᱩ ᱢᱟ ᱡᱟᱦᱟᱸ ᱛᱤᱱᱟᱹᱜ ᱛᱟᱦᱮᱸᱜᱼᱟ ᱚᱱᱟ ᱫᱚ ᱡᱚᱛᱚ ᱦᱟᱸᱜ ᱞᱤᱧ ᱥᱤᱞᱟᱹᱭ ᱪᱟᱵᱟ ᱠᱮᱫᱼᱟ ᱱᱚᱜᱼᱚᱭ ᱱᱟᱦᱟᱜ ᱛᱟᱦᱮᱸ ᱠᱟᱱᱟ ᱱᱚᱜᱼᱚᱭ ᱮᱠ ᱫᱩᱭ ᱛᱤᱱ ᱪᱟᱨ ᱯᱟᱸᱪ ᱯᱟᱸᱪᱴᱤ ᱜᱮ ᱛᱮᱦᱮᱧ ᱫᱚ ᱞᱟᱹᱴᱩ ᱢᱟᱜ ᱛᱟᱦᱮᱸ ᱠᱟᱱᱟ ᱟᱨ ᱱᱚᱣᱟ ᱠᱚᱫᱚ ᱦᱟᱸᱜ ᱡᱚᱛᱚ ᱞᱤᱧ ᱥᱤᱞᱟᱹᱭ ᱪᱟᱵᱟ ᱠᱮᱫ ᱛᱟᱵᱚᱣᱟ ᱱᱚᱜᱼᱚᱭ ᱱᱚᱛᱮ ᱨᱮ ᱮᱱᱟᱢᱟ ᱦᱟᱸᱜ ᱞᱤᱧ ᱫᱚᱦᱚ ᱞᱮᱫ ᱛᱟᱵᱚᱣᱟ ᱱᱚᱜᱼᱚᱭ ᱱᱚᱛᱮ ᱨᱮ ᱛᱟᱦᱮᱸ ᱠᱟᱱᱟ ᱟᱨ ᱦᱟᱱᱛᱮ ᱨᱮᱢᱟ ᱥᱤᱞᱟᱹᱭᱟᱜ ᱠᱚ ᱢᱮᱱᱟᱜ ᱜᱮᱭᱟ ᱚᱱᱟ ᱫᱚ ᱡᱚᱛᱚ ᱞᱤᱧ ᱞᱟᱹᱴᱩ ᱢᱟᱜ ᱫᱚᱞᱤᱧ ᱥᱤᱞᱟᱹᱭ ᱪᱟᱵᱟ ᱠᱮᱫᱼᱟ ᱱᱚᱜᱼᱚᱭ ᱱᱟᱦᱟᱜ ᱞᱤᱧ ᱥᱤᱞᱟᱹᱭ ᱪᱟᱵᱟ ᱠᱮᱫ ᱛᱟᱵᱚᱣᱟ ᱟᱫᱚ ᱛᱮᱦᱮᱧᱟᱜ ᱵᱷᱤᱰᱤᱭᱳ ᱫᱚ ᱱᱚᱰᱮ ᱜᱮ ᱦᱟᱸᱜ ᱞᱤᱧ ᱢᱩᱪᱟᱹᱫᱮᱫ ᱛᱟᱵᱚᱣᱟ ᱟᱨ ᱵᱷᱤᱰᱤᱭᱳ ᱛᱟᱵᱚ ᱞᱟᱭᱤᱠ ᱯᱮ ᱥᱮᱭᱟᱨ ᱯᱮ ᱠᱚᱢᱮᱱᱴ ᱯᱮ ᱟᱨ ᱪᱮᱱᱮᱞ ᱨᱮ ᱡᱟᱦᱟᱸᱭ ᱯᱮ ᱱᱟᱣᱟ ᱜᱮᱭᱟ ᱪᱮᱱᱮᱞ ᱛᱟᱵᱚ ᱥᱚᱵᱥᱠᱨᱟᱭᱤᱵ ᱠᱟᱜ ᱯᱮ ᱟᱨ ᱛᱮᱦᱮᱧ ᱫᱚ ᱱᱚᱰᱮ ᱜᱮ ᱦᱟᱸᱜ ᱵᱷᱤᱰᱤᱭᱳ ᱞᱤᱧ ᱢᱩᱪᱟᱹᱫᱮᱫ ᱛᱟᱵᱚᱣᱟ ᱢᱩᱪᱟᱹᱫ ᱨᱮ ᱛᱚᱵᱮ ᱟᱹᱞᱤᱧ ᱯᱟᱦᱴᱟ ᱥᱮᱱ ᱠᱷᱚᱱ ᱜᱚᱰ ᱡᱚᱦᱟᱨ